ᱟᱵᱚ ᱵᱷᱟᱨᱚᱛ ᱫᱤᱥᱚᱢ ᱨᱮ ᱥᱟᱴᱷᱮ ᱯᱨᱚᱠᱟᱨ ᱟᱹᱫᱤᱵᱟᱹᱥᱤ ᱦᱚᱲ ᱢᱮᱱᱟᱜ ᱵᱚᱱᱟ ᱛᱚᱵᱮ ᱚᱱᱟ ᱥᱟᱴᱷᱮ ᱯᱨᱚᱠᱟᱨ ᱟᱹᱫᱤᱵᱟᱹᱥᱤ ᱵᱷᱤᱛᱟᱹᱨ ᱨᱮᱦᱚᱸ ᱟᱵᱚ ᱥᱟᱱᱛᱟᱲ ᱞᱟᱲᱠᱟ ᱢᱩᱱᱰᱟᱹ ᱢᱟᱦᱞᱮ ᱚᱱᱠᱟ ᱜᱮ ᱟᱨᱦᱚᱸ ᱟᱭᱢᱟ ᱞᱮᱠᱟᱱ ᱟᱹᱫᱤᱵᱟᱹᱥᱤ ᱢᱮᱱᱟᱜ ᱵᱚᱱᱟ ᱛᱚᱵᱮ ᱟᱵᱚ ᱡᱚ ᱟᱹᱫᱤᱵᱟᱹᱥᱤ ᱢᱮᱱᱟᱜ ᱵᱚᱱ ᱱᱚᱣᱟ ᱠᱚ ᱤᱫᱤ ᱠᱟᱛᱮ ᱡᱚᱛᱚ ᱦᱚᱲ ᱠᱚ ᱵᱟᱲᱟᱭᱟ ᱯᱚᱛᱚᱵ ᱠᱚᱨᱮ ᱯᱟᱲᱦᱟᱣᱮᱫ ᱟᱵᱚ ᱟᱵᱚ ᱟᱹᱫᱤᱵᱟᱹᱥᱤ ᱫᱚ ᱟᱹᱰᱤ ᱵᱚ ᱥᱚᱨᱚᱲᱟ ᱱᱤᱨᱤᱦᱚ ᱜᱮᱭᱟ ᱵᱚ ᱟᱨ ᱟᱹᱰᱤ ᱞᱚᱜᱚᱱ ᱟᱵᱚ ᱡᱟᱦᱟᱸᱭ ᱜᱮᱠᱚ ᱢᱟᱱᱟᱣ ᱫᱟᱲᱮᱭᱟᱵᱚᱱᱟ ᱢᱟᱱᱮ ᱟᱠᱚᱣᱟᱜ ᱠᱟᱛᱷᱟ ᱨᱮ ᱟᱵᱚ ᱠᱚ ᱢᱟᱱᱟᱣ ᱫᱟᱲᱮᱭᱟ ᱵᱚᱱᱟ ᱮᱠᱟᱞ ᱜᱮ ᱥᱟᱹᱨᱤ ᱠᱟᱛᱷᱟ ᱱᱚᱣᱟ ᱫᱚ ᱮᱲᱮ ᱠᱟᱛᱷᱟ ᱫᱚ ᱵᱟᱝ ᱛᱚᱵᱮ ᱱᱚᱰᱮ ᱠᱟᱛᱷᱟ ᱦᱤᱡᱩᱜ ᱠᱟᱱᱟ ᱟᱵᱚᱣᱟᱜ ᱥᱚᱨᱚᱲᱚᱛᱟ ᱨᱮ ᱥᱩᱡᱳᱜᱽ ᱤᱫᱤ ᱠᱟᱛᱮ ᱪᱮᱫ ᱞᱮᱠᱟ ᱟᱵᱚ ᱪᱮᱛᱟᱱ ᱨᱮ ᱠᱚᱪᱞᱚᱱ ᱦᱩᱭᱩᱜ ᱠᱟᱱᱟ ᱟᱵᱚ ᱪᱮᱛᱟᱱᱟᱜ ᱚᱫᱷᱤᱠᱟᱨ ᱟᱵᱚ ᱴᱷᱤᱠ ᱥᱮ ᱵᱟᱝ ᱵᱚ ᱧᱟᱢ ᱫᱟᱲᱮᱭᱟᱜ ᱠᱟᱱᱟ ᱱᱚᱜᱼᱚ ᱱᱚᱣᱟ ᱤᱫᱤ ᱠᱟᱛᱮ ᱜᱮ ᱛᱮᱦᱮᱧᱟᱜ ᱜᱟᱯᱟᱞ ᱢᱟᱨᱟᱣ ᱟᱵᱚ ᱪᱮᱫᱟᱜ ᱩᱱᱟᱹᱜ ᱵᱚ ᱥᱚᱨᱚᱲᱟ ᱥᱚᱨᱚᱲ ᱠᱷᱟᱹᱛᱤᱨ ᱟᱵᱚ ᱚᱥᱩᱵᱤᱫᱷᱟ ᱪᱮᱫ ᱵᱚ ᱟᱹᱭᱠᱟᱹᱣᱮᱜᱼᱟ ᱚᱱᱟ ᱠᱚ ᱤᱫᱤ ᱠᱟᱛᱮ ᱛᱮᱦᱮᱧᱟᱜ ᱜᱟᱞᱢᱟᱨᱟᱣ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱡᱚᱦᱟᱨ ᱟᱵᱚ ᱱᱚᱜᱼᱚ ᱱᱚᱣᱟ ᱟᱵᱚ ᱢᱚᱱ ᱵᱷᱤᱛᱤᱨ ᱨᱮ ᱢᱮᱱᱟᱜ ᱫᱚ ᱟᱵᱚᱣᱟᱜ ᱥᱚᱨᱚᱲᱚᱛᱟ ᱱᱚᱜᱼᱚ ᱱᱚᱣᱟ ᱜᱮ ᱢᱤᱫᱴᱟᱝ ᱠᱟᱹᱦᱱᱤ ᱛᱟᱞᱟᱛᱮ ᱵᱩᱡᱷᱟᱹᱣ ᱵᱚᱱ ᱠᱷᱟᱱ ᱡᱚᱛᱚ ᱦᱚᱲ ᱜᱮ ᱯᱟᱞᱮ ᱵᱚ ᱵᱩᱡᱷᱟᱹᱣ ᱫᱟᱲᱮᱭᱟᱜᱼᱟ ᱠᱟᱹᱦᱱᱤ ᱫᱚ ᱱᱚᱝᱠᱟ ᱢᱤᱫᱴᱤᱡ ᱟᱥᱨᱚᱢ ᱨᱮ ᱨᱩᱥᱤ ᱛᱟᱦᱮᱸ ᱠᱟᱱᱟᱭ ᱩᱱᱤ ᱨᱩᱥᱤ ᱴᱷᱮᱱ ᱵᱟᱝ ᱥᱚᱱᱱᱟᱥᱤ ᱴᱷᱮᱱ ᱫᱚ ᱫᱤᱱ ᱜᱮ ᱦᱚᱲ ᱠᱚ ᱦᱤᱡᱩᱜ ᱛᱟᱦᱮᱸᱫ ᱛᱚᱵᱮ ᱟᱡ ᱥᱩᱨ ᱨᱮ ᱢᱤᱫᱴᱟᱝ ᱵᱤᱧ ᱮ ᱛᱟᱦᱮᱸ ᱠᱟᱱᱟ ᱦᱚᱲ ᱡᱮᱛᱮ ᱵᱮᱲᱮ ᱠᱚ ᱦᱤᱡᱩᱜᱼᱟ ᱩᱱ ᱡᱷᱚᱜ ᱩᱱᱤ ᱵᱤᱧ ᱫᱚ ᱪᱮᱫ ᱮ ᱪᱤᱠᱟᱹᱭᱟ ᱟᱡᱟᱜ ᱯᱷᱚ ᱧᱚᱜ ᱟᱠᱚᱣᱟᱭ ᱮᱱᱠᱷᱟᱱ ᱦᱚᱲ ᱠᱚ ᱧᱮᱞ ᱠᱮᱫᱮᱭᱟ ᱮᱱᱠᱷᱟᱱ ᱚᱱᱟ ᱵᱚᱨᱚ ᱠᱟᱛᱮ ᱪᱚᱝ ᱩᱱᱤ ᱨᱩᱥᱤ ᱴᱷᱮᱱ ᱩᱱᱤ ᱥᱚᱱᱱᱟᱥᱤ ᱴᱷᱮᱱ ᱫᱚ ᱦᱚᱲ ᱦᱤᱡᱩᱜ ᱵᱟᱹᱭ ᱵᱟᱹᱭ ᱛᱮᱠᱚ ᱠᱚᱢ ᱮᱱᱟ ᱛᱚᱵᱮ ᱱᱚᱣᱟ ᱵᱟᱹᱭ ᱵᱟᱹᱭ ᱛᱮᱠᱚ ᱠᱚᱢᱮᱱ ᱤᱫᱤ ᱠᱟᱛᱮ ᱟᱫᱚ ᱩᱱᱤ ᱵᱤᱧᱮ ᱢᱮᱛᱟᱭ ᱠᱟᱱᱟ ᱵᱟ ᱥᱚᱱᱱᱟᱥᱤ ᱵᱤᱧᱮ ᱢᱮᱛᱟᱭ ᱠᱟᱱᱟ ᱟᱪᱪᱷᱟ ᱱᱤᱛᱚᱝ ᱦᱚᱲ ᱠᱚ ᱦᱤᱡᱩᱜ ᱠᱷᱟᱱ ᱟᱨ ᱟᱞᱚᱢ ᱯᱷᱚᱸ ᱟᱠᱚᱣᱟ ᱟᱞᱚᱢ ᱜᱮᱨ ᱫᱟᱨᱟᱢ ᱠᱚᱣᱟ ᱟᱫᱚ ᱩᱱᱤ ᱵᱤᱧ ᱫᱚ ᱚᱱᱟ ᱦᱤᱞᱳᱜ ᱠᱷᱚᱱ ᱚᱱᱟ ᱠᱟᱛᱷᱟᱭ ᱟᱸᱡᱚᱢ ᱠᱮᱜᱼᱟ ᱟᱫᱚ ᱩᱱᱤ ᱥᱚᱱᱱᱟᱥᱤ ᱢᱩᱱᱤ ᱴᱷᱮᱱ ᱡᱟᱦᱟᱸ ᱛᱤᱱᱟᱹᱜ ᱦᱚᱲ ᱠᱚ ᱦᱤᱡᱩᱜ ᱨᱮᱦᱚᱸ ᱵᱤᱧ ᱫᱚ ᱛᱟᱭᱚᱢ ᱫᱚ ᱵᱟᱭ ᱯᱷᱚᱸ ᱟᱠᱚ ᱮᱱᱠᱷᱟᱱ ᱚᱱᱠᱟ ᱜᱮ ᱫᱤᱱ ᱠᱮ ᱫᱤᱱ ᱩᱱᱤ ᱥᱚᱱᱱᱟᱥᱤ ᱴᱷᱮᱱ ᱦᱚᱲ ᱦᱤᱡᱩᱜ ᱠᱚ ᱥᱟᱸᱜᱮᱭᱮᱱᱟ ᱦᱚᱲ ᱠᱚ ᱦᱮᱡ ᱮᱱᱟ ᱚᱱᱠᱟ ᱜᱮ ᱵᱤᱧ ᱫᱚᱭ ᱛᱷᱤᱨ ᱠᱚᱜᱼᱟ ᱟᱨ ᱪᱮᱫ ᱦᱚᱸ ᱵᱟᱭ ᱠᱷᱚ ᱟᱠᱚᱣᱟ ᱪᱮ ᱵᱟᱭ ᱯᱷᱚᱸ ᱟᱠᱚᱣᱟ ᱮᱱᱠᱷᱟᱱ ᱡᱮᱛᱮ ᱵᱮᱲᱮ ᱠᱚ ᱦᱤᱡᱩᱜ ᱠᱟᱱᱟ ᱥᱟᱸᱜᱮ ᱠᱚ ᱦᱤᱡᱩᱜᱼᱟ ᱮᱱᱠᱷᱟᱱ ᱩᱱᱤ ᱵᱤᱧ ᱠᱤᱪᱷᱩ ᱫᱤᱱ ᱯᱚᱨᱮ ᱠᱚ ᱧᱮᱞ ᱠᱮᱫᱮᱭᱟ ᱨᱩᱥᱤ ᱩᱱᱤ ᱥᱚᱱᱱᱭᱟᱥᱤ ᱧᱮᱞ ᱠᱮᱫᱮᱭᱟᱭ ᱟᱡᱟᱜ ᱦᱚᱲᱢᱚ ᱨᱮ ᱟᱹᱰᱤ ᱜᱟᱱ ᱜᱷᱟᱣ ᱜᱮ ᱯᱮᱨᱮᱡ ᱟᱠᱟᱱᱟᱭ ᱟᱨ ᱠᱟᱹᱦᱤᱞ ᱪᱟᱵᱟ ᱟᱠᱟᱱᱟᱭ ᱛᱚᱵᱮ ᱚᱱᱟ ᱠᱚ ᱧᱮᱞ ᱠᱟᱛᱮ ᱥᱚᱱᱱᱭᱟᱥᱤ ᱡᱚᱛᱚᱣᱟᱲᱮ ᱵᱤᱧᱮ ᱠᱩᱞᱤ ᱠᱮᱫᱮᱭᱟ ᱟᱪᱪᱷᱟ ᱱᱚᱝᱠᱟ ᱟᱢᱟᱜ ᱚᱵᱚᱥᱛᱟ ᱫᱚ ᱪᱮᱫ ᱞᱮᱠᱟᱨᱮ ᱚᱱᱠᱟᱭᱮᱱᱟ ᱟᱫᱚ ᱩᱱ ᱡᱚᱦᱚᱜ ᱩᱱᱤ ᱵᱤᱧ ᱢᱮᱛᱟᱭ ᱠᱟᱱᱟ ᱵᱟᱵᱟ ᱟᱹᱞᱤᱧ ᱟᱹᱵᱤᱱ ᱵᱮᱱ ᱢᱮᱛᱟᱫ ᱫᱤᱧᱟ ᱡᱟᱦᱟᱸᱭ ᱦᱚᱲ ᱠᱚ ᱦᱤᱡᱩᱜ ᱨᱮᱦᱚᱸ ᱟᱢ ᱫᱚ ᱟᱨ ᱟᱞᱚᱢ ᱯᱷᱳᱱ ᱟᱠᱚᱣᱟ ᱟᱞᱚᱢ ᱠᱷᱚ ᱟᱠᱚᱣᱟ ᱮᱱᱠᱷᱟᱱ ᱚᱱᱟ ᱤᱭᱟᱹᱛᱮ ᱤᱧ ᱦᱚᱲ ᱠᱚ ᱠᱚᱪᱞᱚᱱ ᱠᱤᱫᱤᱧᱟ ᱦᱚᱲ ᱠᱚ ᱫᱟᱹᱨᱩᱲ ᱠᱤᱫᱤᱧᱟ ᱦᱚᱲ ᱠᱚ ᱫᱟᱞ ᱠᱤᱫᱤᱧᱟ ᱚᱱᱟ ᱠᱷᱟᱹᱛᱤᱨ ᱛᱮᱦᱮᱧ ᱤᱧᱟᱹᱜ ᱦᱚᱲᱢᱚ ᱱᱚᱝᱠᱟ ᱜᱷᱟᱣ ᱛᱮ ᱯᱮᱨᱮᱡ ᱟᱠᱟᱱᱟ ᱛᱚᱵᱮ ᱥᱚᱱᱱᱟᱥᱤ ᱢᱮᱛᱟᱫ ᱫᱮᱭᱟᱭ ᱟᱪᱪᱷᱟ ᱤᱧ ᱫᱚ ᱚᱱᱠᱟ ᱫᱚ ᱵᱟᱹᱧ ᱢᱮᱛᱟᱫ ᱢᱮ ᱛᱟᱦᱮᱸᱫ ᱟᱢᱟᱜ ᱯᱨᱚᱠᱨᱤᱛᱤ ᱡᱟᱦᱟᱸ ᱚᱱᱟ ᱫᱚ ᱟᱢᱮᱢ ᱠᱟᱹᱢᱤ ᱞᱮᱫ ᱮᱱᱟ ᱢᱟᱱᱮ ᱟᱢ ᱫᱚ ᱦᱚᱸ ᱟᱠᱚᱣᱟᱢ ᱤᱠᱷᱟᱹᱱ ᱟᱢ ᱜᱮᱨ ᱫᱚ ᱟᱞᱚᱢ ᱜᱮᱨ ᱠᱚᱣᱟ ᱢᱮᱱᱛᱮ ᱤᱧᱟᱹᱜ ᱢᱮᱱ ᱨᱮᱭᱟᱜ ᱩᱫᱽᱫᱮᱥᱥᱚ ᱫᱚ ᱛᱟᱦᱮᱸ ᱠᱟᱱᱟ ᱤᱠᱷᱟᱹᱱ ᱱᱚᱜᱼᱚᱭ ᱱᱚᱝᱠᱟ ᱩᱱᱤ ᱵᱤᱧ ᱟᱡᱟᱜ ᱱᱤᱨᱤᱦᱚ ᱪᱩᱨᱛᱮ ᱡᱟᱦᱟᱸ ᱞᱮᱠᱟ ᱦᱚᱲᱢᱚ ᱨᱮ ᱜᱚᱴᱟ ᱜᱷᱟᱣ ᱯᱮᱨᱮᱡ ᱮᱱᱟᱭ ᱟᱵᱚ ᱦᱚᱸ ᱱᱚᱝᱠᱟ ᱜᱮ ᱧᱮᱞᱚᱜ ᱠᱟᱱᱟ ᱡᱩᱫᱤ ᱟᱵᱚᱣᱟᱜ ᱟᱹᱭᱫᱟᱹᱨ ᱟᱵᱚ ᱛᱮ ᱵᱟᱵᱚ ᱠᱷᱚᱡ ᱡᱚᱝᱟ ᱟᱵᱚ ᱜᱮ ᱟᱵᱚᱣᱟᱜ ᱤᱪᱪᱷᱟ ᱟᱵᱚᱣᱟᱜ ᱚᱫᱷᱤᱠᱟᱨ ᱡᱟᱦᱟᱸ ᱢᱮᱱᱟᱜᱼᱟ ᱚᱱᱟ ᱡᱩᱫᱤ ᱟᱵᱚ ᱵᱟᱵᱚ ᱠᱷᱚᱡ ᱡᱚᱝᱟ ᱟᱨ ᱟᱵᱚ ᱡᱩᱫᱤ ᱱᱤᱡᱮ ᱛᱮᱦᱚᱸ ᱩᱱᱟᱹᱜ ᱥᱚᱨᱚᱲ ᱥᱚᱨᱚᱲᱛᱟ ᱨᱮ ᱥᱩᱡᱳᱜᱽ ᱤᱫᱤ ᱠᱟᱛᱮ ᱟᱹᱰᱤ ᱦᱚᱲ ᱚᱱᱠᱟ ᱟᱵᱚ ᱠᱚᱪᱞᱚᱱᱮᱫ ᱵᱚᱱᱟ ᱚᱱᱟ ᱠᱚ ᱤᱫᱤ ᱠᱟᱛᱮ ᱟᱵᱚ ᱱᱤᱦᱟᱹᱛᱤ ᱟᱵᱚᱣᱟᱜ ᱩᱱᱟᱹᱜ ᱥᱚᱨᱚᱲᱚᱛᱟ ᱫᱚ ᱵᱟᱭ ᱫᱚᱨᱠᱟᱨᱚᱜ ᱠᱟᱱᱟ ᱪᱤᱠᱟᱹᱛᱮ ᱟᱵᱚᱣᱟᱜ ᱚᱫᱷᱤᱠᱟᱨ ᱟᱹᱭᱫᱟᱹᱨ ᱤᱫᱤ ᱠᱟᱛᱮ ᱟᱵᱚ ᱥᱮᱱᱚᱜ ᱛᱮ ᱯᱟᱲᱟᱣ ᱟᱵᱚᱱᱟ ᱟᱵᱚᱣᱟᱜ ᱥᱚᱨᱚᱲᱚᱛᱟ ᱨᱮ ᱥᱩᱡᱳᱜᱽ ᱤᱫᱤ ᱠᱟᱛᱮ ᱦᱚᱲ ᱟᱵᱚ ᱪᱮᱛᱟᱱ ᱨᱮ ᱚᱛᱛᱟᱪᱟᱨ ᱱᱤᱥᱯᱮᱥᱤᱛᱚ ᱫᱟᱲᱮᱭᱟᱵᱚᱱᱟ ᱠᱚ ᱚᱱᱟᱛᱮ ᱥᱟᱱᱟᱢ ᱦᱚᱲ ᱟᱵᱚ ᱡᱟᱦᱟᱸ ᱛᱤᱱᱟᱹᱜ ᱥᱮᱪᱮᱫ ᱥᱤᱠᱷᱱᱟᱹᱛ ᱠᱟᱛᱮ ᱥᱤᱠᱠᱷᱟ ᱫᱤᱠᱠᱷᱟ ᱦᱟᱛᱟᱣ ᱠᱟᱛᱮ ᱮᱱᱟᱝ ᱱᱚᱣᱟ ᱥᱚᱨᱚᱞᱚᱛᱟ ᱨᱮᱭᱟᱜ ᱢᱟᱱᱮ ᱫᱚᱵᱚ ᱵᱩᱡᱷᱟᱹᱣ ᱫᱟᱲᱮᱭᱟᱜᱼᱟ ᱵᱟᱝᱠᱷᱟᱱ ᱱᱚᱝᱠᱟ ᱜᱮ ᱢᱟᱨᱟᱝ ᱦᱚᱲ ᱠᱚ ᱟᱵᱚ ᱪᱮᱛᱟᱱ ᱨᱮ ᱥᱚᱨᱚᱞᱚᱛᱟ ᱨᱮ ᱥᱩᱡᱳᱜᱽ ᱱᱟᱹᱭ ᱟᱵᱚᱣᱟᱜ ᱵᱤᱵᱷᱤᱱᱱᱚ ᱟᱵᱚ ᱪᱮᱛᱟᱱ ᱨᱮ ᱠᱚᱪᱞᱚᱱ ᱦᱩᱭ ᱫᱟᱲᱮᱭᱟᱜᱼᱟ ᱢᱟ ᱛᱚᱵᱮ ᱟᱹᱞᱤᱧᱟᱜ ᱥᱮᱪᱮᱫ ᱨᱟᱠᱷᱟ ᱤᱭᱩᱴᱩᱵᱽ ᱪᱮᱱᱮᱞ ᱛᱟᱞᱟ ᱠᱷᱚᱱ ᱡᱟᱦᱟᱸ ᱵᱚ ᱵᱟᱰᱟᱭᱮᱜᱼᱟ ᱚᱱᱟ ᱠᱚᱜᱮ ᱞᱟᱭᱤᱠ ᱥᱮᱭᱟᱨ ᱠᱚᱢᱮᱱᱴ ᱛᱟᱞᱟᱛᱮ ᱞᱟᱹᱭᱟᱵᱚ